ᱟᱨ ᱥᱟᱱᱟᱢ ᱠᱚ ᱥᱟᱹᱜᱩᱱ ᱫᱟᱨᱟᱢ ᱛᱮᱦᱮᱧᱟᱜ ᱱᱟᱣᱟ ᱵᱞᱚᱜ ᱛᱮ ᱟᱨ ᱥᱮᱛᱟᱜ ᱥᱟᱛᱴᱟ ᱜᱟᱱ ᱦᱩᱭ ᱜᱚᱫ ᱟᱠᱟᱱᱟ ᱟᱨ ᱤᱧ ᱫᱚ ᱛᱟᱵᱚ ᱥᱤᱭᱳᱜ ᱤᱧ ᱦᱮᱡ ᱟᱠᱟᱱᱟ ᱛᱮᱦᱮᱧ ᱫᱚ ᱟᱨ ᱛᱮᱦᱮᱧ ᱠᱷᱟᱱ ᱯᱩᱭᱞᱩ ᱥᱤᱭᱳᱜ ᱮᱛᱚᱦᱚᱵ ᱦᱩᱭᱮᱱᱟ ᱟᱨ ᱛᱮᱦᱮᱧ ᱫᱚ ᱦᱟᱸᱜ ᱛᱚᱲᱟ ᱜᱟᱹᱰᱤ ᱥᱤ ᱦᱩᱭᱮᱱᱟ ᱦᱚᱸᱜᱼᱚᱭ ᱫᱚᱯᱮ ᱧᱮᱞ ᱫᱟᱲᱮᱭᱟᱜ ᱠᱟᱱ ᱜᱮᱭᱟ ᱱᱤᱝᱠᱟᱹ ᱥᱤ ᱵᱟᱲᱟ ᱦᱩᱭᱮᱱᱟ ᱟᱨ ᱱᱚᱛᱮ ᱨᱮ ᱰᱟᱹᱝᱨᱤ ᱢᱮᱱᱟᱜ ᱠᱤᱱᱟ ᱪᱟᱥ ᱫᱤᱱ ᱠᱚ ᱛᱟᱵᱚ ᱥᱮᱴᱮᱨ ᱦᱤᱡᱩᱜ ᱠᱟᱱᱟ ᱟᱨ ᱚᱱᱟᱛᱮ ᱵᱟᱹᱭ ᱵᱟᱹᱭᱛᱮ ᱥᱤᱭᱳᱜ ᱠᱚ ᱮᱛᱚᱦᱚᱵ ᱦᱩᱭᱩᱜ ᱠᱟᱱᱟ ᱱᱤᱝᱠᱟᱹᱱ ᱠᱤᱱ ᱰᱟᱹᱝᱨᱤ ᱛᱟᱞᱮ ᱱᱟᱦᱟᱜ ᱞᱟᱸᱜᱟ ᱜᱮᱠᱤᱱ ᱵᱩᱡᱷᱟᱹᱣ ᱠᱮᱜᱼᱟ ᱯᱟᱞᱮ ᱛᱮᱦᱮᱧ ᱫᱚ ᱯᱩᱭᱞᱩ ᱢᱟᱦᱟ ᱠᱟᱱᱟ ᱱᱟᱜ ᱟᱫᱚ ᱤᱱᱠᱟᱹ ᱜᱤᱧ ᱥᱤᱭᱮ ᱠᱤᱱᱟ ᱢᱤᱫᱴᱟᱝ ᱜᱮ ᱱᱩᱭ ᱟᱹᱲᱤᱥ ᱫᱷᱟᱨᱟᱜ ᱠᱟᱱᱟ ᱢᱟᱱᱮ ᱪᱷᱚ ᱢᱟᱥ ᱜᱟᱱ ᱯᱚᱨᱮ ᱫᱩᱦᱲᱟᱹ ᱥᱤᱭᱳᱜ ᱡᱚᱲᱟᱣ ᱦᱩᱭᱩᱜ ᱠᱟᱱᱟ ᱥᱮ ᱟᱫᱚ ᱟᱹᱠᱤᱱ ᱦᱚᱸᱠᱤᱱ ᱱᱟᱣᱟ ᱫᱩᱦᱲᱟᱹ ᱠᱟᱱᱟ ᱛᱟᱨᱮᱱ ᱠᱚ ᱛᱟᱹᱠᱤᱱ ᱦᱟᱹᱥᱩᱭᱮᱫ ᱠᱤᱱᱟ ᱯᱟᱞᱮ ᱟᱨ ᱛᱮᱦᱮᱧ ᱫᱚ ᱱᱤᱝᱠᱟᱹ ᱫᱷᱟᱨᱟ ᱨᱮᱜᱮ ᱛᱩᱠᱟᱹᱢ ᱫᱚᱦᱚ ᱦᱩᱭᱩᱜᱼᱟ ᱦᱩᱰᱤᱧ ᱧᱚᱜ ᱴᱚᱯᱨᱟ ᱜᱤᱧ ᱥᱤ ᱠᱮᱫ ᱛᱟᱵᱚᱣᱟ ᱛᱮᱦᱮᱧ ᱫᱚ A few moments later. ᱟᱨ ᱱᱤᱛᱚᱜ ᱫᱚ ᱦᱟᱸᱜ ᱛᱟᱵᱚ ᱥᱤᱸᱜᱟᱹᱲ ᱜᱚᱫ ᱟᱠᱟᱱᱟ ᱟᱨ ᱮᱱᱠᱷᱟᱱ ᱢᱤᱫ ᱱᱮᱣᱛᱟ ᱜᱤᱨᱟᱹ ᱥᱟᱠᱟᱢ ᱛᱮᱧ ᱥᱟᱹᱜᱩᱱ ᱫᱟᱨᱟᱢ ᱯᱮᱭᱟ ᱟᱨ ᱟᱹᱭᱩᱵ ᱯᱟᱭᱟᱨ ᱨᱮ ᱱᱟᱦᱟᱜ ᱟᱨ ᱮᱱᱠᱷᱟᱱ ᱚᱱᱠᱟᱱ ᱠᱤᱪᱷᱩ ᱵᱞᱚᱜᱽ ᱢᱟ ᱛᱮᱦᱮᱧᱟᱜ ᱫᱤᱱ ᱵᱮᱲᱟ ᱪᱮᱫ ᱦᱚᱸ ᱵᱟᱭ ᱦᱩᱭ ᱫᱟᱲᱮᱭᱟᱫᱟ ᱢᱤᱫ ᱱᱮᱣᱛᱟ ᱜᱤᱨᱟᱹᱧ ᱞᱟᱹᱭ ᱟᱸᱡᱚᱢᱟᱯᱮ ᱠᱟᱱ ᱛᱟᱵᱚᱣᱟ ᱟᱨ ᱱᱮᱣᱛᱟ ᱜᱤᱨᱟᱹ ᱫᱚ ᱦᱟᱸᱜ ᱦᱩᱭᱩᱜ ᱠᱟᱱᱟ ᱵᱟᱨ ᱜᱮᱞ ᱢᱤᱫ ᱥᱮᱨᱢᱟ ᱯᱩᱨᱟᱹᱣ ᱵᱟᱨ ᱢᱟᱦᱟᱨᱤ ᱯᱷᱩᱴᱵᱚᱞ ᱠᱷᱮᱞᱳᱰ ᱦᱮᱯᱨᱟᱣ ᱱᱟᱦᱟᱜ ᱫᱚᱦᱚ ᱟᱠᱟᱫᱼᱟ ᱮᱱ ᱮᱥ ᱵᱤ ᱠᱞᱚᱵᱽ ᱵᱷᱟᱞᱩᱠᱤ ᱟᱨ ᱴᱩᱨᱱᱟᱢᱮᱱᱴ ᱢᱮᱱᱮᱡᱟᱨ ᱚᱡᱤᱛ ᱫᱟᱥ ᱟᱨ ᱮᱰᱵᱷᱟᱭᱡᱟᱨ ᱞᱮᱠᱟᱛᱮ ᱢᱮᱱᱟᱭᱟ ᱰᱮᱵᱞᱩ ᱵᱷᱟᱭ ᱟᱨ ᱮᱰ ᱯᱳᱥᱴ ᱫᱚ ᱦᱟᱸᱜ ᱦᱩᱭᱩᱜ ᱠᱟᱱᱟ ᱵᱷᱟᱞᱩᱠᱤ ᱟᱨ ᱯᱤ ᱮᱥ ᱠᱩᱞᱤᱭᱚᱱᱟ ᱟᱨ ᱵᱞᱚᱠ ᱥᱟᱢᱟᱠᱷᱩᱱᱴᱟ ᱟᱞᱮ ᱥᱟᱢᱟᱠᱷᱩᱱᱴᱟ ᱵᱷᱤᱛᱤᱨ ᱨᱮᱜᱮ ᱦᱟᱸᱜ ᱯᱷᱩᱴᱵᱚᱞ ᱴᱩᱨᱱᱟᱢᱮᱱᱴ ᱵᱷᱟᱞᱩᱠᱤ ᱢᱟᱴᱷ ᱨᱮ ᱦᱩᱭᱩᱜᱼᱟ ᱟᱨ ᱮᱱᱠᱷᱟᱱ ᱰᱤᱥᱴᱨᱤᱠ ᱢᱚᱭᱩᱨᱵᱷᱚᱸᱡᱽ ᱳᱰᱤᱥᱟ ᱟᱨ ᱯᱞᱮ ᱰᱮᱴ ᱫᱚ ᱦᱟᱸᱜ ᱛᱟᱵᱚ ᱦᱩᱭᱩᱜ ᱠᱟᱱᱟ ᱯᱟᱸᱪ ᱥᱟᱛ ᱫᱩᱭ ᱦᱟᱡᱟᱨ ᱯᱚᱸᱪᱤᱥ ᱟᱨ ᱪᱷᱚ ᱥᱟᱛ ᱫᱩᱭ ᱦᱟᱡᱟᱨ ᱯᱚᱸᱪᱤᱥ ᱵᱟᱨ ᱢᱟᱦᱟ ᱯᱷᱩᱴᱵᱚᱞ ᱠᱷᱮᱞᱳᱰ ᱫᱚᱦᱚ ᱟᱠᱟᱱᱟ ᱦᱟᱸᱜ ᱟᱨ ᱥᱳᱞᱳᱴᱤ ᱴᱤᱢ ᱜᱮ ᱦᱟᱸᱜ ᱠᱚ ᱦᱟᱛᱟᱣ ᱠᱚᱣᱟ ᱟᱨ ᱥᱳᱞᱳᱴᱤ ᱴᱤᱢ ᱵᱷᱤᱛᱤᱨ ᱨᱮ ᱱᱟᱭᱤᱱ ᱥᱟᱭᱤᱰ ᱜᱮᱢ ᱦᱩᱭᱩᱜᱼᱟ ᱠᱤᱱᱛᱩ ᱚᱯᱷ ᱥᱟᱭᱤᱰ ᱢᱮᱱᱟᱜᱼᱟ ᱱᱚ ᱡᱚᱱ ᱯᱞᱮᱭᱟᱨᱥ ᱱᱟᱜ ᱟᱨ ᱚᱯᱷ ᱥᱟᱭᱤᱰ ᱫᱚ ᱛᱟᱦᱮᱱ ᱜᱮᱭᱟ ᱯᱩᱭᱞᱩ ᱯᱨᱟᱭᱤᱡᱽ ᱛᱤᱨᱤᱥ ᱦᱟᱡᱟᱨ ᱥᱮᱠᱮᱱᱰ ᱯᱨᱟᱭᱤᱡᱽ ᱠᱩᱲᱤ ᱦᱟᱡᱟᱨ ᱟᱨ ᱛᱷᱟᱨᱰ ᱯᱷᱳᱨ ᱞᱮᱠᱟ ᱛᱮᱠᱚ ᱫᱚᱦᱚ ᱟᱠᱟᱫᱼᱟ ᱦᱟᱸᱜ ᱪᱷᱚ ᱦᱟᱡᱟᱨ ᱪᱷᱚ ᱦᱟᱡᱟᱨ ᱯᱟᱞᱠᱤ ᱢᱟᱴᱷ ᱨᱮᱫᱚ ᱦᱟᱸᱜ ᱟᱹᱰᱤ ᱥᱮᱫᱟᱭ ᱧᱚᱜ ᱠᱷᱚᱱ ᱜᱮᱠᱚ ᱠᱷᱮᱞ ᱟᱹᱜᱩ ᱦᱚᱪᱚᱭᱮᱫᱼᱟ ᱟᱨ ᱮᱱᱴᱨᱤ ᱯᱷᱤ ᱞᱮᱠᱟ ᱛᱟᱵᱚ ᱢᱮᱱᱟᱜᱼᱟ ᱛᱤᱱ ᱦᱟᱡᱟᱨ ᱛᱤᱱᱥᱚ ᱴᱟᱠᱟ ᱢᱟᱛᱨᱚ ᱵᱟᱨᱢᱟᱨᱤ ᱯᱷᱩᱴᱵᱚᱞ ᱠᱷᱮᱞᱳᱰ ᱦᱮᱯᱨᱟᱣ ᱥᱟᱶᱛᱮ ᱵᱟᱹᱨᱥᱤᱧ ᱡᱟᱠ ᱦᱟᱸᱜ ᱥᱟᱺᱰᱤ ᱛᱩᱯᱩᱫ ᱦᱩᱭᱩᱜᱼᱟ ᱟᱨ ᱮᱱᱠᱷᱟᱱ ᱡᱟᱦᱟᱸᱭ ᱠᱚ ᱟᱹᱣᱨᱤ ᱵᱚ ᱥᱮᱞᱮᱫᱚᱜᱼᱟ ᱫᱤᱱ ᱢᱮᱱᱟᱜ ᱜᱮᱭᱟ ᱯᱟᱞᱮ ᱵᱷᱮᱠᱮᱱᱥᱤ ᱢᱮᱱᱟᱜ ᱜᱮᱭᱟ ᱟᱨ ᱛᱟᱵᱚ ᱚᱠᱚᱭ ᱠᱚ ᱟᱹᱣᱨᱤ ᱵᱚ ᱥᱮᱞᱮᱫᱚᱜᱼᱟ ᱱᱟᱦᱟᱜ ᱵᱷᱟᱹᱞᱠᱤ ᱢᱟᱴᱷ ᱨᱮ ᱮᱱᱮᱡ ᱞᱟᱹᱜᱤᱫ ᱛᱮ ᱯᱷᱩᱴᱵᱚᱞ ᱮᱱᱮᱡ ᱞᱟᱹᱜᱤᱫ ᱛᱮ ᱮᱱᱠᱷᱟᱱ ᱫᱚ ᱵᱚ ᱠᱚᱱᱴᱟᱠᱴ ᱢᱟ ᱟᱨ ᱠᱚᱱᱴᱟᱠᱴ ᱱᱚᱢᱵᱚᱨ ᱠᱚᱧ ᱮᱢ ᱠᱟᱜ ᱠᱟᱱᱟ ᱦᱟᱸᱜ ᱱᱚᱣᱟ ᱡᱟᱦᱟᱸ ᱢᱮᱱᱟᱜ ᱟᱠᱟᱫ ᱞᱤᱯᱞᱮᱴ ᱨᱮᱜᱮ ᱦᱟᱸᱜ ᱟᱵᱚ ᱠᱚᱱᱴᱟᱠᱴ ᱛᱟᱵᱚᱱ ᱯᱮ ᱚᱱᱟ ᱱᱚᱢᱵᱚᱨ ᱛᱮᱜᱮ ᱦᱟᱸᱜ ᱢᱟ ᱛᱚᱵᱮ ᱟᱨ ᱛᱮᱦᱮᱧᱟᱜ ᱵᱞᱚᱜ ᱵᱷᱤᱰᱤᱭᱳ ᱫᱚ ᱱᱤᱝᱠᱟᱹ ᱨᱮᱜᱮ ᱛᱷᱩᱠᱟᱹᱢ ᱫᱚ ᱦᱩᱭᱱᱟ ᱟᱨ ᱫᱚᱥᱟᱨ ᱢᱟᱦᱟ ᱨᱮᱭᱟᱜ ᱵᱞᱚᱜ ᱵᱷᱤᱰᱤᱭᱳ ᱛᱤᱧ ᱥᱟᱹᱜᱩᱱ ᱫᱟᱨᱟᱢ ᱯᱮᱭᱟ ᱦᱟᱸᱜ ᱢᱟ ᱛᱮᱦᱮᱧ ᱫᱚ ᱱᱤᱱᱟᱹᱜ ᱨᱮᱜᱮ ᱵᱤᱫᱟᱹᱭᱤᱧ ᱦᱟᱛᱟᱣ ᱯᱮᱭᱟ